ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱟᱭ ᱫᱤᱧ ᱡᱚᱛᱚ ᱦᱚᱲ ᱱᱟᱯᱟᱭ ᱜᱮ ᱢᱮᱱᱟᱜ ᱯᱮᱭᱟ ᱤᱧ ᱦᱚᱸ ᱱᱟᱯᱟᱭ ᱜᱮ ᱢᱤᱱᱟᱹᱧᱟ ᱛᱤᱦᱤᱧ ᱫᱟᱬᱟᱱ ᱞᱤᱧ ᱪᱟᱞᱟᱜ ᱠᱟᱱᱟ ᱟᱞᱮ ᱥᱮᱫ ᱨᱮᱜᱮ ᱢᱟᱱᱮ ᱢᱤᱫᱴᱮᱱ ᱪᱮᱫ ᱠᱚ ᱞᱟᱹᱭ ᱠᱮᱫᱟ ᱢᱟᱱᱮ

ᱪᱤᱛᱟᱹᱨ ᱫᱚ ᱜᱟᱛᱮ ᱠᱚ ᱢᱟᱱᱮ ᱪᱟᱞᱟᱜ ᱦᱩᱭᱩᱜ ᱞᱟᱹᱜᱤᱫ ᱥᱮ ᱢᱟᱱᱮ ᱢᱤᱫᱴᱮᱱ ᱵᱤᱨᱟᱴ ᱵᱚᱲᱚ ᱛᱚᱞ ᱠᱟᱫᱟ ᱠᱚ ᱜᱟᱰᱟ ᱟᱨᱠᱤ ᱢᱟᱱᱮ ᱚᱱᱟ ᱧᱮᱞ ᱪᱟᱞᱟᱜ ᱦᱩᱭᱩᱜ ᱠᱟᱱᱟ ᱧᱮᱞ ᱯᱮ ᱜᱟᱛᱮ ᱠᱚ ᱛᱤᱱᱟᱹᱜ ᱪᱮᱦᱨᱟ ᱯᱟᱦᱟᱲ ᱧᱮᱞᱚᱜ ᱠᱟᱱᱟ ᱧᱮᱞ ᱯᱮ ᱜᱟᱛᱮ ᱠᱚ ᱢᱟᱱᱮ ᱯᱟᱦᱟᱲ ᱫᱚ ᱫᱤᱠᱩ ᱛᱮ ᱦᱚᱲ ᱛᱮᱫᱚ ᱰᱩᱝᱨᱤ ᱟᱨᱠᱤ ᱧᱮᱞ ᱯᱮ ᱜᱟᱛᱮ ᱠᱚ ᱵᱟᱱᱟᱨ ᱥᱟᱭᱤᱰ ᱛᱤᱱᱟᱹᱜ ᱪᱮᱦᱨᱟ ᱥᱚᱵᱩᱡᱽ ᱟᱨ ᱥᱚᱵᱩᱡᱽ ᱜᱮ ᱧᱮᱞ ᱯᱮ ᱜᱟᱛᱮ ᱠᱚ ᱜᱟᱛᱮ ᱠᱚ ᱥᱮᱴᱮᱨ ᱦᱩᱭ ᱮᱱᱟ ᱱᱚᱜᱼᱚᱭ ᱧᱮᱞ ᱯᱮ ᱡᱟᱦᱟᱸᱧ ᱢᱮᱛᱟ ᱯᱮ ᱠᱟᱛᱮ ᱛᱚᱞ ᱜᱟᱰᱟ ᱱᱚᱜᱼᱚᱭ ᱚᱱᱟ ᱯᱟᱨ ᱨᱮᱜᱮ ᱛᱤᱸᱜᱩ ᱦᱩᱭ ᱟᱠᱟᱱᱟ ᱜᱟᱛᱮ ᱠᱚ ᱧᱮᱞ ᱯᱮ ᱜᱟᱛᱮ ᱠᱚ ᱱᱚᱜᱼᱚᱭ ᱩᱫᱩᱜ ᱟᱯᱮ ᱠᱟᱱᱟ ᱜᱟᱛᱮ ᱠᱚ ᱜᱟᱛᱮ ᱠᱚ ᱵᱚᱛᱚᱨ ᱦᱚᱸ ᱵᱩᱡᱩᱜ ᱠᱟᱱᱟ ᱫᱚᱢᱮ ᱤᱭᱟᱹ ᱜᱮᱭᱟ ᱥᱮ ᱢᱟᱱᱮ ᱦᱟᱹᱥᱩᱞ ᱧᱚᱜ ᱜᱮᱭᱟ ᱢᱟᱱᱮ ᱰᱮᱱᱡᱟᱨ ᱧᱚᱜ ᱜᱮᱭᱟ ᱠᱟᱹᱴᱤᱡ ᱡᱩᱫᱤ ᱠᱟᱴᱟ ᱡᱩᱫᱤ ᱯᱮ ᱯᱤᱪᱷᱞᱟᱹᱜᱼᱟ ᱜᱟᱛᱮ ᱠᱚ ᱢᱟᱱᱮ ᱧᱩᱨ ᱜᱚᱫᱚᱜ ᱟᱯᱮ ᱧᱮᱞ ᱯᱮ ᱫᱮᱠᱷᱟᱣ ᱟᱯᱮ ᱠᱟᱱᱟ ᱛᱤᱱᱟᱹᱜ ᱴᱟ ᱥᱚᱢᱵᱷᱚᱵ ᱠᱟᱱᱟ ᱜᱟᱛᱮ ᱠᱚ ᱧᱟᱢ ᱫᱟ ᱯᱮ ᱟᱥᱟ ᱠᱚᱨᱟ ᱡᱟᱭ ᱧᱮᱞ ᱯᱮ ᱜᱟᱛᱮ ᱠᱚ ᱱᱚᱜᱼᱚᱭ ᱧᱮᱞ ᱯᱮ ᱜᱟᱛᱮ ᱠᱚ ᱪᱮᱫᱠᱟ ᱧᱮᱞᱚᱜ ᱠᱟᱱᱟ ᱥᱮᱨᱚᱠᱚᱢ ᱧᱮᱞᱚᱜ ᱠᱟᱱᱟ ᱜᱟᱛᱮ ᱠᱚ ᱪᱮᱫ ᱤᱧ ᱢᱮᱛᱟ ᱯᱮᱭᱟ ᱪᱟᱨᱤᱫᱤᱠ ᱥᱚᱵᱩᱡ ᱟᱨ ᱥᱚᱵᱩᱡ ᱜᱮ ᱢᱟᱱᱮ ᱫᱟᱜ ᱦᱚᱸ ᱮᱢᱚᱱ ᱧᱮᱞᱚᱜ ᱠᱟᱱᱟ ᱜᱟᱛᱮ ᱠᱚ ᱱᱤᱞ ᱢᱟᱱᱮ ᱱᱤᱞ ᱫᱚ ᱵᱟᱝ ᱟᱨᱠᱤ ᱥᱚᱵᱩᱡ ᱜᱮ ᱧᱮᱞᱚᱜ ᱠᱟᱱᱟ ᱟᱨᱠᱤ ᱧᱮᱞ ᱯᱮ ᱜᱟᱛᱮ ᱠᱚ ᱢᱟᱱᱮ ᱚᱸᱰᱮ ᱢᱤᱫᱴᱮᱱ ᱡᱷᱚᱨᱱᱟ ᱢᱮᱱᱟᱜᱼᱟ ᱜᱟᱛᱮ ᱠᱚ ᱵᱩᱡᱽ ᱠᱮᱫᱟ ᱯᱮ ᱢᱟᱱᱮ ᱚᱱᱟ ᱫᱚ ᱢᱟᱱᱮ ᱪᱮᱛᱟᱱ ᱛᱮ ᱪᱮᱛᱟᱱ ᱨᱮ ᱫᱟᱜ ᱢᱮᱱᱟᱜᱼᱟ ᱥᱮ ᱫᱤᱭᱮ ᱞᱟᱛᱟᱨ ᱨᱮ ᱚᱱᱟ ᱫᱟᱜ ᱡᱚᱛᱚ ᱢᱟᱱᱮ ᱟᱬᱜᱚᱱ ᱠᱟᱱᱟ ᱢᱟᱱᱮ ᱠᱟᱹᱴᱤᱡ ᱡᱷᱚᱨᱱᱟ ᱵᱷᱟᱵᱽ ᱟᱨᱠᱤ ᱢᱟᱱᱮ ᱥᱚᱵᱽ ᱥᱚᱢᱚᱭ ᱨᱮᱭᱟᱲ ᱜᱮ ᱛᱟᱦᱮᱱᱟ ᱢᱟᱱᱮ ᱡᱟᱦᱟᱸ ᱨᱮᱜᱮ ᱟᱯᱮ ᱛᱩᱯᱩᱱ ᱯᱮ ᱢᱟᱱᱮ ᱱᱚᱰᱮ ᱫᱚ ᱟᱯᱮ ᱫᱚ ᱢᱟᱱᱮ ᱫᱷᱚᱨᱚᱱ ᱫᱤᱱ ᱫᱚ ᱱᱚᱰᱮ ᱫᱚ ᱨᱮᱭᱟᱲ ᱜᱮᱯᱮ ᱧᱟᱢᱟ ᱢᱟᱱᱮ ᱵᱟᱨᱚ ᱢᱟᱥ ᱜᱮ ᱨᱮᱭᱟᱲ ᱜᱮᱯᱮ ᱧᱟᱢᱟ ᱜᱟᱛᱮ ᱠᱚ ᱱᱚᱜᱼᱚᱭ ᱧᱮᱞ ᱯᱮ ᱜᱟᱛᱮ ᱠᱚ ᱛᱤᱱᱟᱹᱜ ᱪᱮᱦᱨᱟ ᱧᱮᱞᱚᱜ ᱠᱟᱱᱟ ᱡᱟᱭᱜᱟ ᱠᱚ ᱢᱟᱱᱮ ᱱᱚᱣᱟ ᱫᱚ ᱠᱚᱫᱚ ᱢᱟᱱᱮ ᱧᱮᱞ ᱡᱚᱝ ᱜᱮ ᱥᱟᱫ ᱜᱟᱛᱮ ᱠᱚ ᱢᱟᱱᱮ ᱡᱚᱛᱚ ᱦᱚᱲ ᱴᱷᱮᱡ ᱫᱚ ᱵᱟᱝ ᱛᱟᱦᱮᱱᱟ ᱥᱟᱵ ᱢᱮ ᱟᱵᱚ ᱥᱮᱫ ᱫᱚ ᱟᱵᱚ ᱫᱚ ᱦᱩᱭᱩᱜ ᱠᱟᱱᱟ ᱵᱚᱱ ᱵᱤᱨ ᱫᱤᱥᱚᱢ ᱦᱚᱲ ᱜᱟᱛᱮ ᱠᱚ ᱟᱵᱚ ᱥᱮᱫ ᱫᱚ ᱛᱟᱦᱮᱱᱟ ᱢᱟᱱᱮ ᱡᱟᱦᱟᱸᱭ ᱱᱟᱢᱟᱞ ᱫᱤᱥᱚᱢ ᱨᱮᱱ ᱦᱚᱲ ᱩᱱᱠᱩ ᱥᱮᱫ ᱫᱚ ᱜᱟᱛᱮ ᱠᱚ ᱵᱟᱝ ᱛᱟᱦᱮᱱᱟ ᱧᱮᱞ ᱯᱮ ᱜᱟᱛᱮ ᱠᱚ ᱱᱚᱜᱼᱚᱭ ᱡᱟᱦᱟᱸ ᱪᱮᱫ ᱠᱟ ᱱᱚᱣᱟ ᱠᱮᱱᱮᱞ ᱦᱚᱸ ᱢᱟᱱᱮ ᱪᱮᱛᱟᱱ ᱛᱮᱫᱚ ᱠᱮᱱᱮᱞ ᱢᱮᱱᱟᱜ ᱟᱥᱮ ᱠᱮᱱᱮᱞ ᱨᱮᱱᱟᱜ ᱫᱟᱜ ᱦᱚᱸ ᱢᱟᱱᱮ ᱥᱚᱵᱩᱡᱽ ᱜᱮ ᱟᱨᱠᱤ ᱧᱮᱞᱚᱜ ᱠᱟᱱᱟ ᱚᱱᱟ ᱱᱚᱛᱮᱱᱟᱜ ᱫᱚ ᱟᱨᱠᱤ ᱢᱟᱱᱮ ᱫᱟᱨᱮ ᱯᱟᱞᱟ ᱠᱚ ᱢᱮᱱᱟᱜ ᱟᱥᱮ ᱫᱟᱜ ᱦᱚᱸ ᱢᱟᱱᱮ ᱚᱱᱟ ᱢᱟᱱᱮ ᱱᱤᱛᱚᱜ ᱫᱚ ᱥᱤᱛᱩᱝ ᱵᱮᱲᱟ ᱢᱚᱴᱟᱢᱩᱴᱤ ᱥᱤᱛᱩᱝ ᱠᱟᱱ ᱜᱮᱭᱟ ᱪᱮᱫᱠᱟ ᱥᱤᱛᱩᱝ ᱵᱮᱲᱟ ᱪᱮᱫᱠᱟ ᱧᱮᱞᱚᱜ ᱠᱟᱱᱟ ᱟᱯᱮ ᱜᱮ ᱜᱟᱛᱮ ᱠᱚ ᱠᱚᱢᱮᱱᱴ ᱠᱟᱛᱮ ᱞᱟᱹᱭᱟᱹᱧ ᱯᱮ ᱡᱟᱭᱜᱟ ᱵᱷᱟᱞᱮ ᱧᱮᱞᱚᱜ ᱠᱟᱱᱟ ᱥᱮ ᱠᱷᱟᱨᱟᱯ ᱧᱮᱞᱚᱜ ᱠᱟᱱᱟ ᱜᱟᱛᱮ ᱠᱚ ᱡᱩᱫᱤ ᱠᱚᱢᱮᱱᱴ ᱠᱟᱛᱮ ᱵᱟᱯᱮ ᱞᱟᱹᱭᱟᱹᱧᱟ ᱛᱟᱦᱚᱞᱮ ᱪᱤᱠᱟᱹᱛᱤᱧ ᱵᱩᱡᱟ ᱤᱧ ᱢᱟᱱᱮ ᱟᱨᱠᱤ ᱵᱷᱟᱞᱮᱧ ᱵᱮᱱᱟᱣ ᱮᱫᱟ ᱥᱮ ᱠᱷᱟᱨᱟᱯ ᱤᱧ ᱵᱮᱱᱟᱣ ᱮᱫᱟ ᱯᱞᱤᱡᱽ ᱜᱟᱛᱮ ᱠᱚ ᱠᱚᱢᱮᱱᱴ ᱠᱟᱛᱮ ᱞᱟᱹᱭ ᱯᱮ ᱟᱯᱮᱧ ᱨᱤᱠᱩᱭᱮᱥᱴ ᱮᱫ ᱯᱮᱭᱟ ᱜᱟᱛᱮ ᱠᱚ ᱧᱮᱞ ᱯᱮ ᱜᱟᱛᱮ ᱠᱚ ᱦᱟᱯᱮ ᱜᱟᱛᱮ ᱠᱚ ᱛᱟᱲᱟᱢ ᱠᱟᱹᱴᱤᱡ ᱠᱟᱹᱴᱤᱡ ᱤᱧ ᱩᱫᱩᱜ ᱟᱯᱮ ᱠᱟᱱᱟ ᱯᱮ ᱧᱮᱞ ᱯᱮ ᱦᱮᱸ ᱱᱚᱜᱼᱚᱭ ᱧᱮᱞ ᱯᱮ ᱜᱟᱛᱮ ᱠᱚ ᱴᱨᱟᱢᱤᱧ ᱛᱟᱲᱟᱢᱤᱧ ᱴᱨᱟᱭ ᱮᱫᱟ ᱛᱟᱲᱟᱢ ᱫᱟᱲᱮᱭᱟᱜ ᱟᱹᱧ ᱥᱮ ᱵᱟᱹᱧ ᱛᱟᱲᱟᱢ ᱫᱟᱲᱮᱭᱟᱜᱼᱟ ᱢᱟᱱᱮ ᱵᱚᱦᱩ ᱦᱚᱲ ᱜᱮ ᱵᱟᱠᱚ ᱛᱟᱲᱟᱢ ᱫᱟᱲᱮᱭᱟᱜᱼᱟ ᱠᱚᱛᱮ ᱦᱚᱲ ᱫᱚᱠᱚ ᱛᱟᱲᱟᱢ ᱫᱟᱲᱮᱭᱟᱜᱼᱟ ᱜᱟᱛᱮ ᱠᱚ ᱱᱚᱜ ᱜᱟᱛᱮ ᱠᱚ ᱪᱮᱫ ᱤᱧ ᱞᱟᱹᱭᱟ ᱱᱚᱜᱼᱚᱭ ᱛᱚᱧ ᱩᱫᱩᱜᱟᱫ ᱯᱮᱭᱟ ᱟᱫᱚ ᱱᱚᱣᱟ ᱵᱞᱚᱜᱽ ᱫᱚ ᱟᱨᱠᱤ ᱵᱟᱹᱧ ᱢᱟᱨᱟᱝ ᱮᱫᱟ ᱠᱷᱟᱴᱚ ᱢᱟᱪᱷᱟ ᱛᱮᱧ ᱪᱟᱵᱟ ᱠᱮᱫᱟ ᱜᱟᱛᱮ ᱠᱚ ᱴᱟᱴᱟ ᱵᱟᱭ ᱵᱟᱭ ᱜᱟᱛᱮ ᱠᱚᱧ